ᱥᱟᱱᱟᱢ ᱠᱚᱜᱮ ᱡᱚᱦᱟᱨ ᱟᱹᱞᱤᱧᱟᱜ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱟᱹᱰᱤᱜᱟᱱ ᱡᱟᱭᱜᱟ ᱨᱮ ᱟᱹᱰᱤᱜᱟᱱ ᱠᱟᱛᱷᱟ ᱵᱚ ᱢᱮᱱᱟ ᱢᱮᱱᱠᱷᱟᱱ ᱟᱹᱰᱤᱜᱟᱱ ᱠᱟᱛᱷᱟ ᱵᱚ ᱟᱸᱡᱚᱢᱟ ᱟᱨ ᱢᱮᱱ ᱦᱚᱸᱵᱚ ᱢᱮᱱᱟ ᱛᱚᱵᱮ ᱛᱤᱱᱟᱹᱜ ᱠᱟᱛᱷᱟ ᱵᱚ ᱟᱸᱡᱚᱢᱟ ᱛᱤᱱᱟᱹᱜ ᱫᱚ ᱵᱟᱵᱚ ᱟᱸᱡᱚᱢᱟ ᱚᱱᱟ ᱫᱚ ᱟᱵᱚ ᱜᱮᱵᱚ ᱵᱟᱲᱟᱭᱟ ᱢᱮᱱᱠᱷᱟᱱ ᱢᱤᱫᱴᱤᱡ ᱠᱟᱛᱷᱟ ᱵᱟᱰᱚᱦᱤ ᱟᱡ ᱡᱟᱦᱟᱸ ᱥᱮᱫ ᱮ ᱥᱮᱱᱚᱜᱼᱟ ᱚᱱᱠᱟᱜᱮ ᱟᱹᱰᱤᱜᱟᱱ ᱠᱟᱛᱷᱟᱭ ᱢᱮᱱᱟ ᱟᱡᱟᱜ ᱠᱟᱛᱷᱟ ᱟᱸᱡᱚᱢ ᱞᱟᱹᱜᱤᱫ ᱦᱚᱲ ᱠᱚ ᱵᱩᱨᱩᱫ ᱵᱩᱨᱩᱫ ᱠᱚ ᱡᱟᱣᱨᱟ ᱩᱛᱟᱹᱨᱚᱜᱼᱟ ᱛᱚᱵᱮ ᱦᱚᱲ ᱵᱩᱨᱩᱫ ᱵᱩᱨᱩᱫ ᱡᱟᱣᱨᱟ ᱵᱷᱤᱛᱟᱹᱨ ᱨᱮ ᱚᱸᱰᱮ ᱠᱟᱛᱷᱟᱭ ᱢᱮᱱᱟ ᱠᱟᱛᱷᱟ ᱵᱚᱦᱩᱛ ᱜᱩᱱᱟᱱ ᱜᱩᱱᱟᱱ ᱢᱟᱱᱟᱱ ᱠᱟᱛᱷᱟ ᱠᱚᱭ ᱢᱮᱱᱟ ᱚᱱᱟ ᱠᱟᱛᱷᱟ ᱟᱸᱡᱚᱢ ᱛᱮ ᱟᱹᱰᱤ ᱦᱚᱲ ᱠᱚ ᱨᱟᱹᱥᱠᱟᱹᱜᱼᱟ ᱟᱹᱰᱤ ᱠᱚ ᱠᱩᱥᱤᱭᱟᱜᱼᱟ ᱛᱚᱵᱮ ᱩᱱᱤ ᱠᱟᱛᱷᱟ ᱵᱟᱰᱚᱦᱤ ᱢᱤᱫ ᱫᱤᱱ ᱚᱱᱟ ᱵᱟᱡᱟᱨ ᱥᱮᱫ ᱛᱮ ᱢᱤᱫ ᱡᱟᱭᱜᱟᱭ ᱥᱮᱱᱚᱜ ᱠᱟᱱ ᱛᱟᱦᱮᱸᱫ ᱮᱱᱠᱷᱟᱱ ᱚᱱᱟ ᱵᱟᱡᱟᱨ ᱛᱟᱞᱟ ᱨᱮ ᱟᱡᱤᱡ ᱡᱚᱴᱟᱣ ᱠᱚᱲᱟ ᱢᱤᱫᱴᱟᱝ ᱮ ᱛᱟᱦᱮᱸ ᱞᱮᱱ ᱛᱟᱦᱮᱸᱫ ᱩᱱᱤ ᱡᱚᱴᱟᱣ ᱠᱚᱲᱟ ᱴᱷᱮᱱ ᱡᱚᱛᱚ ᱦᱚᱲ ᱵᱚᱞᱚ ᱛᱟᱨᱟᱜ ᱮ ᱢᱮᱱᱮᱫᱼᱟ ᱮᱱᱠᱷᱟᱱ ᱩᱱᱤ ᱡᱚᱴᱟᱣ ᱠᱚᱲᱟ ᱚᱲᱟᱜ ᱮ ᱥᱮᱱ ᱮᱱᱟ ᱥᱮᱱ ᱠᱟᱛᱮᱫ ᱚᱸᱰᱮ ᱧᱮᱞ ᱠᱮᱫᱼᱟᱭ ᱟᱡ ᱡᱚᱴᱟᱣ ᱠᱚᱲᱟ ᱵᱟᱭ ᱜᱟᱞᱢᱟᱨᱟᱣ ᱠᱟᱱᱟ ᱡᱟᱹᱥᱛᱤ ᱫᱚ ᱛᱚᱵᱮ ᱡᱚᱛᱚ ᱦᱚᱲ ᱟᱡ ᱵᱟᱹᱦᱩ ᱠᱩᱞᱤ ᱠᱮᱫᱮᱭᱟᱭ ᱱᱮᱛᱟᱨ ᱫᱚ ᱟᱪᱪᱷᱟ ᱩᱱᱫᱤᱱ ᱢᱟ ᱩᱱᱟᱹᱜ ᱮ ᱜᱟᱞᱢᱟᱨᱟᱣᱟ ᱱᱮᱛᱟᱨ ᱫᱚ ᱪᱮᱫ ᱠᱷᱟᱹᱛᱤᱨ ᱵᱟᱭ ᱜᱟᱞᱢᱟᱨᱟᱣ ᱠᱟᱱᱟ ᱛᱚᱵᱮ ᱩᱱᱤ ᱡᱚᱴᱟᱣ ᱠᱚᱲᱟ ᱵᱟᱹᱦᱩᱭ ᱢᱮᱱ ᱠᱮᱜᱼᱟ ᱱᱮᱛᱟᱨ ᱫᱚ ᱜᱚᱢᱠᱮ ᱵᱟᱭ ᱜᱟᱞᱢᱟᱨᱟᱣ ᱠᱟᱱᱟ ᱯᱟᱹᱦᱤᱞ ᱞᱮᱠᱟ ᱫᱚ ᱪᱤᱠᱟᱹᱛᱮ ᱪᱮᱫ ᱩᱭᱦᱟᱹᱨ ᱛᱚᱪᱟᱭ ᱪᱮᱫ ᱪᱚ ᱵᱟᱝᱟ ᱚᱱᱟ ᱠᱟᱛᱷᱟ ᱩᱭᱦᱟᱹᱨ ᱛᱮᱜᱮ ᱛᱚ ᱚᱠᱚᱭ ᱦᱚᱸ ᱵᱤᱥᱛᱤ ᱫᱚ ᱵᱟᱭ ᱢᱮᱛᱟ ᱠᱚ ᱠᱟᱱᱟ ᱡᱟᱦᱟᱱᱟᱜ ᱠᱟᱹᱢᱤ ᱚᱱᱟ ᱫᱚ ᱚᱞ ᱛᱮᱜᱮ ᱞᱟᱹᱭᱮᱫᱟᱭ ᱚᱞ ᱟᱞᱮ ᱠᱟᱱᱟᱭ ᱟᱨ ᱚᱱᱟ ᱚᱞ ᱟᱡᱟᱜ ᱚᱞ ᱞᱮ ᱵᱩᱡᱷᱟᱹᱣ ᱠᱟᱱᱟ ᱟᱨ ᱚᱱᱟ ᱦᱤᱥᱟᱹᱵ ᱨᱮ ᱠᱟᱹᱢᱤ ᱪᱟᱹᱞᱩᱜ ᱠᱟᱱᱟ ᱛᱚ ᱵᱚᱦᱩᱛ ᱠᱚᱢᱮ ᱢᱮᱱᱮᱫᱼᱟ ᱵᱟᱭ ᱜᱟᱞᱢᱟᱨᱟᱣ ᱠᱟᱱᱟ ᱢᱟᱱᱮ ᱫᱚ ᱵᱟᱝᱟ ᱵᱚᱦᱩᱛ ᱠᱚᱢᱮ ᱜᱟᱞᱢᱟᱨᱟᱣ ᱠᱟᱱᱟ ᱛᱚᱵᱮ ᱡᱚᱛᱚ ᱵᱚᱞᱮ ᱱᱩᱭ ᱠᱟᱛᱷᱟ ᱵᱟᱰᱚᱦᱤ ᱟᱡ ᱡᱚᱴᱟᱣ ᱠᱚᱲᱟᱭ ᱠᱩᱞᱤ ᱠᱮᱫᱮᱭᱟ ᱟᱪᱪᱷᱟ ᱜᱚᱢᱠᱮ ᱟᱹᱵᱤᱱ ᱫᱚ ᱪᱮᱫ ᱠᱷᱟᱹᱛᱤᱨ ᱱᱮᱛᱟᱨ ᱫᱚ ᱯᱟᱹᱦᱤᱞ ᱞᱮᱠᱟ ᱫᱚ ᱵᱟᱹᱵᱤᱱ ᱜᱟᱯᱟᱞᱢᱟᱨᱟᱜ ᱠᱟᱱᱟ ᱛᱚᱵᱮ ᱩᱱᱤ ᱡᱚᱴᱟ ᱪᱮᱫᱼᱮ ᱪᱮᱠᱟ ᱠᱮᱫᱼᱟ ᱚᱞ ᱠᱟᱛᱮ ᱜᱮ ᱞᱟᱹᱭ ᱥᱚᱫᱚᱨᱟᱫ ᱫᱮᱭᱟᱭ ᱵᱟᱝᱟ ᱜᱚᱢᱠᱮ ᱟᱹᱵᱤᱱ ᱫᱚ ᱠᱟᱛᱷᱟ ᱵᱟᱲᱟ ᱦᱩᱭ ᱠᱟᱱᱟ ᱛᱟᱹᱵᱤᱱ ᱚᱱᱟᱛᱮ ᱚᱱᱟ ᱠᱟᱛᱷᱟ ᱫᱚᱵᱤᱱ ᱵᱩᱡᱷᱟᱹᱣᱮᱫᱼᱟ ᱪᱮᱠᱟᱛᱮ ᱤᱧ ᱡᱟᱹᱥᱛᱤ ᱵᱟᱹᱧ ᱜᱟᱞᱢᱟᱨᱟᱣ ᱠᱟᱱᱟ ᱢᱮᱱᱛᱮ ᱚᱱᱠᱟ ᱵᱤᱱ ᱵᱩᱡᱷᱟᱹᱣᱮᱫᱼᱟ ᱠᱤᱱᱛᱩ ᱤᱧ ᱫᱚ ᱚᱱᱠᱟ ᱫᱚ ᱪᱮᱫ ᱦᱚᱸ ᱵᱟᱹᱧ ᱵᱩᱡᱷᱟᱹᱣᱮᱫᱼᱟ ᱛᱚᱵᱮ ᱩᱱᱤ ᱡᱚᱴᱟᱣ ᱠᱚᱲᱟᱭ ᱚᱞ ᱞᱮᱫᱼᱟ ᱫᱚ ᱟᱹᱵᱤᱱᱟᱜ ᱠᱟᱛᱷᱟ ᱡᱚᱛᱚ ᱵᱮᱲᱮᱢ ᱢᱮᱱᱟ ᱵᱚᱦᱩᱛ ᱜᱩᱱᱢᱟᱱ ᱠᱟᱛᱷᱟ ᱵᱤᱱ ᱢᱮᱱᱟ ᱯᱨᱚᱠᱩᱛ ᱫᱷᱚᱨᱚᱢ ᱨᱮᱭᱟᱜ ᱠᱟᱛᱷᱟ ᱵᱤᱱ ᱢᱮᱱᱟ ᱯᱨᱚᱠᱩᱛ ᱠᱟᱛᱷᱟ ᱵᱤᱱ ᱢᱮᱱᱟ ᱚᱱᱟ ᱠᱟᱛᱷᱟ ᱠᱚ ᱡᱩᱫᱤ ᱢᱤᱫ ᱦᱚᱲᱮ ᱟᱸᱡᱚᱢᱟ ᱮᱱᱠᱷᱟᱱ ᱵᱟᱹᱭ ᱵᱟᱹᱭ ᱛᱮ ᱟᱡᱟᱜ ᱨᱚᱲ ᱛᱟᱭ ᱵᱚᱱᱫᱚᱜᱼᱟ ᱪᱤᱠᱟᱹᱛᱮ ᱟᱡᱟᱜ ᱚᱱᱛᱚᱨ ᱡᱤᱣᱤ ᱨᱮᱭᱟᱜ ᱢᱚᱱ ᱛᱟᱭ ᱠᱷᱩᱞᱟᱹᱜᱼᱟ ᱡᱚᱛᱚ ᱦᱚᱲ ᱚᱱᱟ ᱠᱟᱛᱷᱟ ᱠᱚ ᱩᱭᱦᱟᱹᱨᱟ ᱮᱱᱠᱷᱟᱱ ᱱᱚᱣᱟ ᱠᱟᱛᱷᱟ ᱫᱚ ᱥᱟᱹᱨᱤ ᱠᱟᱱ ᱜᱮᱭᱟ ᱥᱟᱹᱨᱤ ᱠᱟᱛᱷᱟ ᱠᱟᱱ ᱜᱮᱭᱟ ᱚᱱᱟ ᱥᱟᱹᱨᱤ ᱠᱟᱛᱷᱟ ᱠᱚ ᱡᱚᱛᱚ ᱵᱟᱲᱮ ᱟᱡᱟᱜ ᱦᱚᱲᱢᱚ ᱨᱮ ᱯᱨᱚᱭᱳᱜᱟᱭ ᱟᱡ ᱮ ᱠᱟᱹᱢᱤ ᱨᱮ ᱞᱟᱜᱟᱣᱟᱭ ᱮᱱᱠᱷᱟᱱ ᱚᱴᱳᱢᱮᱴᱤᱠ ᱨᱚᱲ ᱛᱟᱭ ᱵᱟᱹᱭ ᱵᱟᱹᱭ ᱛᱮ ᱵᱚᱱᱫᱚᱜᱼᱟ ᱪᱤᱠᱟᱹᱛᱮ ᱡᱟᱦᱟᱱᱟᱜ ᱜᱩᱱᱢᱟᱱᱟᱱ ᱠᱟᱛᱷᱟ ᱠᱷᱟᱹᱞᱤ ᱢᱮᱱ ᱞᱮᱠᱷᱟᱱ ᱫᱚ ᱵᱟᱭ ᱜᱟᱱᱚᱜᱼᱟ ᱢᱮᱱ ᱠᱟᱛᱮ ᱚᱱᱟ ᱯᱟᱲᱚᱱ ᱦᱩᱭᱩᱜ ᱠᱟᱱᱟ ᱢᱩᱬ ᱡᱤᱱᱤᱥ ᱡᱩᱫᱤ ᱢᱮᱱ ᱠᱟᱛᱮ ᱵᱟᱢ ᱠᱟᱹᱢᱤᱭᱟ ᱮᱱᱠᱷᱟᱱ ᱚᱱᱟ ᱠᱟᱛᱷᱟ ᱟᱸᱡᱚᱢ ᱨᱮᱭᱟᱜ ᱠᱟᱹᱢᱤ ᱨᱮᱭᱟᱜ ᱟᱹᱰᱤ ᱯᱷᱚᱨᱚᱠ ᱧᱮᱞᱚᱜᱼᱟ ᱚᱱᱟᱛᱮ ᱡᱟᱦᱟᱱᱟᱜ ᱠᱟᱛᱷᱟᱢ ᱟᱸᱡᱚᱢ ᱠᱮᱜᱼᱟ ᱚᱱᱟ ᱡᱩᱫᱤᱢ ᱠᱟᱹᱢᱤᱭᱟ ᱮᱱᱠᱷᱟᱱ ᱯᱟᱹᱦᱤᱞ ᱞᱮᱠᱟ ᱵᱤᱥᱛᱤ ᱵᱟᱝ ᱢᱮᱱ ᱠᱟᱛᱮ ᱠᱟᱹᱢᱤ ᱩᱯᱨᱮ ᱡᱳᱨᱮᱢ ᱮᱢᱟ ᱱᱚᱜᱼᱚ ᱱᱚᱣᱟ ᱠᱟᱛᱷᱟ ᱟᱸᱡᱚᱢ ᱠᱟᱛᱮ ᱟᱡ ᱡᱚᱴᱟᱣ ᱠᱚᱲᱟ ᱴᱷᱮᱱ ᱠᱷᱚᱱ ᱡᱚᱛᱚ ᱵᱚᱞᱮ ᱩᱱᱤ ᱠᱟᱛᱷᱟ ᱵᱟᱰᱚᱦᱤ ᱟᱠᱚ ᱚᱲᱟᱜ ᱛᱮ ᱨᱩᱣᱟᱹᱲ ᱠᱟᱱᱟᱭ ᱩᱱ ᱡᱚᱦᱚᱜ ᱩᱱᱤ ᱩᱭᱦᱟᱹᱨᱮᱜᱼᱟᱭ ᱵᱟᱝᱟ ᱡᱚᱴᱟᱣ ᱠᱚᱲᱟ ᱡᱟᱦᱟᱸᱭ ᱢᱮᱱ ᱠᱮᱜᱼᱟ ᱚᱱᱟ ᱥᱟᱹᱨᱤ ᱠᱟᱛᱷᱟ ᱠᱟᱱ ᱜᱮᱭᱟ ᱡᱚᱛᱚ ᱦᱚᱲ ᱢᱤᱫᱴᱤᱡ ᱜᱩᱱᱢᱟᱱᱟᱱ ᱠᱟᱛᱷᱟ ᱢᱩᱞᱞᱚᱵᱟᱱ ᱠᱟᱛᱷᱟ ᱡᱩᱫᱤ ᱠᱟᱹᱢᱤ ᱨᱮᱢ ᱞᱟᱜᱟᱣᱟ ᱮᱱᱠᱷᱟᱱ ᱵᱟᱹᱭ ᱵᱟᱹᱭ ᱛᱮ ᱟᱢᱟᱜ ᱨᱚᱲ ᱠᱚᱫᱚ ᱟᱥᱛᱮ ᱟᱥᱛᱮ ᱠᱟᱹᱢᱤ ᱨᱮᱜᱮ ᱞᱟᱜᱟᱣ ᱞᱮᱠᱷᱟᱱ ᱫᱚ ᱠᱟᱹᱢᱤ ᱨᱚᱲ ᱛᱟᱢ ᱫᱚ ᱵᱚᱱᱫᱚᱜᱼᱟ ᱠᱟᱹᱢᱤ ᱥᱮᱫ ᱫᱚ ᱢᱟᱲᱟᱝ ᱵᱤᱥᱛᱤᱜᱼᱟ ᱚᱱᱟ ᱤᱫᱤ ᱠᱟᱛᱮ ᱜᱮ ᱡᱟᱦᱟᱸ ᱛᱤᱱᱟᱹᱜ ᱮᱢ ᱢᱮᱱᱟ ᱩᱱᱟᱹᱜ ᱜᱮᱢ ᱠᱟᱹᱢᱤ ᱞᱮᱠᱷᱟᱱ ᱵᱮᱥ ᱟᱯᱱᱟᱨᱟᱜ ᱡᱤᱵᱚᱱ ᱡᱤᱣᱤ ᱨᱮ ᱠᱟᱹᱢᱤ ᱨᱮ ᱦᱤᱡᱩᱜᱼᱟ ᱡᱩᱫᱤ ᱢᱮᱱ ᱠᱟᱛᱮ ᱠᱷᱟᱹᱞᱤ ᱪᱮᱫ ᱦᱚᱸ ᱵᱟᱢ ᱠᱟᱹᱢᱤᱭᱟ ᱮᱱᱠᱷᱟᱱ ᱚᱱᱟ ᱨᱮᱭᱟᱜ ᱢᱩᱞᱞᱚ ᱵᱟᱹᱱᱩᱜᱼᱟ ᱚᱱᱟ ᱛᱮᱜᱮ ᱡᱟᱦᱟᱱᱟᱜ ᱵᱚ ᱢᱮᱱᱟ ᱚᱱᱟ ᱡᱩᱫᱤ ᱵᱚ ᱠᱟᱹᱢᱤᱭᱟ ᱮᱱᱠᱷᱟᱱ ᱟᱵᱚᱣᱟᱜ ᱦᱚᱲᱢᱚ ᱥᱟᱶᱛᱮ ᱟᱵᱚᱣᱟᱜ ᱯᱚᱨᱤᱵᱟᱨ ᱥᱟᱶᱛᱮ ᱟᱵᱚᱣᱟᱜ ᱥᱟᱶᱛᱟ ᱥᱩᱥᱟᱨ ᱥᱟᱶᱛᱮ ᱡᱚᱛᱚᱣᱟᱜ ᱠᱟᱹᱢᱤ ᱨᱮᱜᱮ ᱞᱟᱜᱟᱜᱼᱟ ᱡᱩᱫᱤ ᱟᱵᱚ ᱥᱚᱠᱛᱚ ᱵᱚ ᱢᱮᱱᱟ ᱠᱤᱱᱛᱩ ᱠᱟᱹᱢᱤ ᱦᱚᱸ ᱵᱟᱵᱚ ᱠᱟᱹᱢᱤᱭᱟ ᱮᱱᱠᱷᱟᱱ ᱚᱱᱟ ᱨᱮᱭᱟᱜ ᱞᱟᱵᱷ ᱫᱚ ᱪᱮᱫ ᱦᱚᱸ ᱵᱟᱹᱱᱩᱜᱼᱟ ᱚᱱᱟᱛᱮ ᱡᱟᱦᱟᱸ ᱛᱤᱱᱟᱹᱜ ᱵᱚ ᱢᱮᱱᱟ ᱚᱱᱟ ᱤᱫᱤ ᱠᱟᱛᱮ ᱟᱵᱚ ᱠᱟᱹᱢᱤ ᱞᱮᱠᱷᱟᱱ ᱟᱵᱚᱣᱟᱜ ᱡᱤᱵᱚᱱ ᱥᱩᱱᱫᱚᱨ ᱥᱚᱨᱚᱥ ᱥᱩᱱᱫᱚᱨ ᱵᱮᱱᱟᱜᱼᱟ ᱚᱱᱟ ᱛᱮᱜᱮ ᱡᱚᱛᱚ ᱦᱚᱲ ᱜᱮ ᱱᱮᱦᱚᱨ ᱟᱵᱚ ᱡᱟᱦᱟᱸ ᱛᱤᱱᱟᱹᱜ ᱵᱚ ᱢᱮᱱᱟ ᱩᱱᱟᱹᱜ ᱜᱮᱵᱚ ᱠᱟᱹᱢᱤ ᱢᱟ ᱮᱱᱠᱷᱟᱱ ᱟᱵᱚᱣᱟᱜ ᱡᱤᱵᱚᱱ ᱟᱨᱦᱚᱸ ᱛᱟᱹᱦᱩ ᱛᱟᱹᱦᱩ ᱜᱮ ᱛᱟᱹᱦᱩ ᱥᱚᱨᱮᱥ ᱜᱮ ᱵᱮᱱᱟᱜᱼᱟ ᱱᱚᱣᱟ ᱫᱚ ᱮᱠᱟᱞ ᱜᱮ ᱠᱟᱛᱷᱟ ᱠᱟᱱᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ